ᱡᱚᱦᱟᱨ ᱜᱮ ᱥᱟᱱᱟᱢ ᱜᱟᱛᱮ ᱠᱚ ᱤᱧ ᱜᱮ ᱵᱞᱚᱜᱟᱨ ᱚᱡᱤᱛ ᱛᱮᱦᱮᱧ ᱫᱚ ᱟᱯᱮ ᱥᱟᱱᱟᱢ ᱠᱚ ᱥᱟᱢᱟᱝ ᱨᱮ ᱢᱤᱫᱴᱤᱡ ᱡᱤᱱᱤᱥ ᱤᱧ ᱟᱹᱜᱩᱭᱮᱫᱟ ᱡᱟᱦᱟᱸᱴᱟᱜ ᱫᱚ ᱤᱧᱟᱹᱜ ᱵᱞᱚᱜ ᱵᱷᱤᱰᱤᱭᱳ ᱛᱟᱞᱟᱛᱮ ᱟᱵᱚ ᱥᱴᱟᱭᱤᱞ ᱥᱟᱺᱦᱤᱡ ᱡᱟᱦᱟᱸ ᱣᱟᱨᱰ ᱵᱚᱱ ᱚᱞᱟ ᱡᱟᱦᱟᱸ ᱚᱠᱷᱚᱨ ᱵᱚᱱ ᱚᱞᱟ ᱚᱱᱟ ᱪᱤᱠᱟᱹᱛᱮ ᱟᱹᱰᱤ ᱤᱡᱤ ᱥᱟᱺᱦᱤᱡ ᱵᱚᱱ ᱠᱟᱞᱟᱨ ᱫᱟᱲᱮᱭᱟᱜᱼᱟ ᱟᱨ ᱚᱱᱟ ᱫᱚ ᱦᱩᱭᱩᱜ ᱠᱟᱱᱟ ᱱᱟᱣᱟ ᱛᱟᱹᱨᱤᱠᱟ ᱛᱮ ᱟᱯᱮ ᱤᱧᱟᱹᱜ ᱱᱚᱣᱟ ᱱᱚᱣᱟ ᱵᱞᱚᱜᱽ ᱵᱷᱤᱰᱤᱭᱳ ᱨᱮ ᱛᱟᱦᱮᱱ ᱛᱟᱵᱚᱱ ᱯᱮ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱡᱟᱦᱟᱸᱭ ᱠᱚᱯᱮ ᱜᱤᱫᱽᱨᱟᱹ ᱜᱮᱭᱟ ᱩᱱᱠᱩ ᱫᱚ ᱱᱚᱣᱟ ᱠᱚᱯᱮ ᱯᱷᱳᱞᱳ ᱫᱟᱲᱮᱭᱟᱜᱼᱟ ᱟᱨ ᱡᱟᱦᱟᱸᱭ ᱠᱚᱯᱮ ᱥᱮᱬᱟ ᱜᱮᱭᱟ ᱩᱱᱠᱩ ᱫᱚ ᱟᱯᱮ ᱨᱮᱱ ᱜᱤᱫᱽᱨᱟᱹ ᱠᱚ ᱱᱚᱣᱟ ᱯᱮ ᱥᱮᱬᱟ ᱫᱟᱲᱮᱭᱟᱠᱚᱣᱟ ᱢᱟ ᱛᱟᱦᱞᱮ ᱧᱮᱞ ᱞᱮᱜᱮ ᱵᱚᱱ ᱚᱱᱟ ᱵᱷᱤᱰᱤᱭᱳ ᱱᱚᱣᱟ ᱠᱟᱞᱟᱨᱯᱷᱩᱞ ᱣᱟᱨᱰ ᱥᱮ ᱠᱟᱞᱟᱨᱯᱷᱩᱞ ᱚᱠᱷᱚᱨ ᱠᱚ ᱚᱞ ᱞᱟᱹᱜᱤᱫ ᱡᱟᱦᱟᱸ ᱡᱟᱦᱟᱸ ᱡᱤᱱᱤᱥ ᱞᱟᱜᱟᱜ ᱠᱟᱱᱟ ᱚᱱᱟ ᱠᱚᱫᱚ ᱢᱤᱫ ᱠᱮ ᱢᱤᱫ ᱤᱧ ᱞᱟᱹᱭ ᱟᱵᱚᱱ ᱠᱟᱱᱟ ᱯᱨᱚᱛᱷᱚᱢ ᱨᱮ ᱞᱟᱜᱟᱜ ᱠᱟᱱᱟ ᱡᱟᱦᱟᱸᱭ ᱠᱚ ᱥᱴᱩᱰᱮᱱᱴ ᱯᱮ ᱯᱟᱲᱦᱟᱜ ᱠᱟᱱᱟ ᱟᱯᱮᱭᱟᱜ ᱱᱚᱜᱼᱚ ᱱᱚᱣᱟ ᱯᱮᱯᱟᱨ ᱯᱮ ᱧᱮᱞ ᱟᱠᱟᱫ ᱜᱮᱭᱟ ᱱᱚᱣᱟ ᱱᱚᱣᱟ ᱯᱮᱯᱟᱨ ᱱᱚᱣᱟ ᱯᱮᱯᱟᱨ ᱨᱮᱱᱟᱜ ᱢᱤᱫ ᱥᱟᱭᱤᱰ ᱨᱮᱜᱮ ᱤᱧ ᱠᱤᱱᱛᱩ ᱚᱱᱟ ᱚᱠᱷᱚᱨ ᱠᱚ ᱚᱞ ᱠᱟᱛᱮ ᱤᱧ ᱫᱮᱠᱷᱟᱣ ᱟᱵᱚᱱᱟ

ᱟᱪᱪᱷᱟ ᱱᱚᱣᱟ ᱦᱩᱭᱮᱱ ᱛᱟᱵᱚᱱᱟ ᱱᱚᱜᱼᱚᱭ ᱵᱚᱱ ᱧᱮᱞ ᱠᱮᱫᱟ ᱣᱮᱞᱠᱟᱢ ᱯᱮᱱᱥᱤᱞ ᱛᱮ ᱯᱟᱹᱦᱤᱞ ᱫᱚᱵᱚᱱ ᱚᱞ ᱠᱮᱫᱟ ᱣᱮᱞᱠᱟᱢ

ᱱᱤᱭᱟᱹ ᱱᱤᱭᱟᱹ ᱵᱟᱨᱭᱟ ᱡᱤᱱᱤᱥ ᱨᱟᱲᱟ ᱦᱩᱭᱱᱟ ᱱᱤᱭᱟᱹ ᱟᱫᱚ ᱪᱤᱠᱟᱹᱭᱮᱱᱟ ᱱᱚᱣᱟ ᱵᱨᱟᱥ ᱛᱮ ᱱᱚᱜᱼᱚᱭ ᱱᱚᱣᱟ ᱵᱨᱟᱥ ᱛᱮ ᱟᱫᱚ ᱢᱤᱫᱴᱟᱝ ᱫᱟᱜ ᱵᱚᱱ ᱟᱹᱜᱩ ᱠᱮᱫᱟ ᱯᱟᱹᱦᱤᱞ ᱫᱚ ᱱᱚᱣᱟ ᱵᱨᱟᱥ ᱛᱮ ᱫᱟᱜ ᱦᱟᱛᱟᱣ ᱠᱟᱛᱮ ᱱᱚᱰᱮ ᱵᱨᱟᱥ ᱛᱮ ᱟᱫᱚ ᱱᱚᱜᱼᱚ ᱱᱚᱣᱟ ᱡᱟᱭᱜᱟ ᱨᱮᱫᱚ ᱠᱟᱞᱟᱨ ᱦᱩᱭᱩᱜᱼᱟ ᱡᱟᱦᱟᱸ ᱞᱮᱠᱟ ᱱᱚᱰᱮ ᱦᱟᱞᱠᱟ ᱦᱟᱞᱠᱟ ᱪᱮᱛᱟᱱ ᱥᱮᱱ ᱫᱚ ᱰᱤᱯ ᱠᱟᱞᱟᱨ ᱞᱟᱛᱟᱨ ᱥᱮᱱ ᱫᱚ ᱯᱷᱮᱰ ᱦᱩᱭᱩᱜᱼᱟ ᱱᱟᱥᱮᱱᱟᱜ

ᱱᱤᱭᱟᱹ ᱛᱟᱭᱚᱢ ᱟᱫᱚ ᱥᱚᱵᱩᱡᱟ ᱜᱨᱤᱱ ᱵᱚᱱ ᱮᱢᱟ ᱚᱱᱠᱟᱜᱮ ᱱᱚᱣᱟ ᱫᱚᱵᱚᱱ ᱩᱞᱴᱟᱹ ᱜᱚᱫ ᱠᱟᱜᱼᱟ ᱪᱮᱫᱟᱜ ᱢᱟᱥᱮ ᱩᱞᱴᱟᱹ ᱞᱮᱠᱷᱟᱱ ᱨᱚᱝ ᱮᱢᱛᱮ ᱟᱹᱰᱤ ᱞᱚᱜᱚᱱᱚᱜᱼᱟ ᱱᱚᱣᱟ ᱵᱞᱚᱜ ᱵᱷᱤᱰᱤᱭᱳ ᱛᱟᱞᱟᱛᱮ ᱡᱩᱫᱤ ᱡᱟᱦᱟᱸᱭ ᱟᱹᱰᱤᱜᱟᱱ ᱩᱯᱠᱟᱹᱨ ᱯᱮ ᱧᱟᱢ ᱠᱷᱟᱱ ᱫᱚ ᱛᱟᱦᱚᱞᱮ ᱱᱚᱣᱟ ᱪᱮᱱᱮᱞ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱛᱟᱵᱚᱱ ᱯᱮ ᱟᱨ ᱵᱮᱞ ᱟᱭᱠᱚᱱ ᱴᱤᱯᱟᱹᱣ ᱛᱟᱵᱚᱱ ᱯᱮ

ᱧᱮᱞᱛᱮ ᱪᱮᱫ ᱞᱮᱠᱟ ᱯᱮ ᱵᱩᱡᱷᱟᱹᱣᱮᱫ ᱠᱟᱱᱟ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱱᱚᱣᱟ ᱫᱚ ᱟᱹᱰᱤ ᱥᱚᱨᱴᱠᱟᱴ ᱨᱮᱱᱟᱜ ᱯᱚᱫᱽᱫᱷᱚᱛᱤ ᱠᱟᱱᱟ ᱟᱹᱰᱤ ᱡᱟᱹᱥᱛᱤ ᱴᱟᱭᱤᱢ ᱫᱚ ᱵᱟᱹᱧ ᱦᱟᱛᱟᱣ ᱟᱠᱟᱫᱟ ᱪᱮᱫᱟᱜ ᱵᱟᱝᱢᱟ ᱞᱚᱝ ᱵᱷᱤᱰᱤᱭᱳ ᱠᱷᱟᱹᱛᱤᱨ ᱛᱮ ᱟᱯᱮᱭᱟᱜ ᱫᱷᱳᱨᱡᱚ ᱦᱚᱭᱛᱳ ᱟᱫᱚᱜᱼᱟ ᱛᱚ ᱱᱚᱣᱟ ᱫᱚ ᱢᱤᱫᱴᱟᱝ ᱥᱮᱢᱯᱮᱞ ᱤᱧ ᱫᱮᱠᱷᱟᱣ ᱵᱚᱱᱟ ᱱᱚᱝᱠᱟᱛᱮ ᱡᱟᱦᱟᱱᱟᱜ ᱜᱮ ᱟᱫᱚ ᱟᱯᱮ ᱯᱮ ᱚᱞ ᱫᱟᱲᱮᱭᱟᱜᱼᱟ ᱱᱚᱣᱟ ᱨᱮ ᱥᱩᱫᱷᱩ ᱪᱮᱫ ᱪᱮᱫ ᱠᱚ ᱞᱟᱜᱟᱜ ᱠᱟᱱᱟ ᱥᱩᱫᱷᱩ ᱞᱟᱜᱟᱜ ᱠᱟᱱᱟ ᱯᱮᱱᱥᱤᱞ ᱞᱟᱜᱟᱜ ᱠᱟᱱᱟ ᱥᱠᱮᱞ ᱞᱟᱜᱟᱜ ᱠᱟᱱᱟ ᱥᱠᱮᱪ ᱯᱮᱱ ᱞᱟᱜᱟᱜ ᱠᱟᱱᱟ ᱛᱩᱞᱤ ᱞᱟᱜᱟᱜ ᱠᱟᱱᱟ ᱵᱨᱟᱥ ᱟᱨ ᱫᱟᱜ ᱞᱟᱜᱟᱣ ᱠᱟᱱᱟ ᱟᱨ ᱠᱟᱞᱟᱨ ᱵᱳᱛᱚᱞ ᱠᱟᱞᱟᱨ ᱞᱟᱜᱟᱣ ᱠᱟᱱᱟ ᱛᱚ ᱱᱤᱭᱟᱹ ᱥᱤᱢᱯᱞᱤ ᱠᱚᱭᱮᱠᱴᱟ ᱡᱤᱱᱤᱥ ᱠᱷᱟᱱ ᱜᱮ ᱠᱤᱱᱛᱩ ᱱᱚᱣᱟ ᱣᱟᱨᱰ ᱰᱤᱡᱟᱭᱤᱱ ᱥᱮ ᱞᱮᱴᱟᱨ ᱨᱮᱱᱟᱜ ᱚᱠᱠᱷᱚᱨ ᱨᱮᱱᱟᱜ ᱰᱤᱡᱟᱭᱤᱱ ᱫᱚ ᱟᱯᱮ ᱯᱮ ᱛᱚ ᱱᱚᱣᱟ ᱠᱚ ᱡᱟᱦᱟᱸᱭ ᱠᱚ ᱪᱮᱫ ᱟᱠᱟᱫᱼᱟ ᱛᱚ ᱩᱱᱠᱩ ᱫᱚ ᱦᱟᱯᱮᱱ ᱫᱤᱱ ᱨᱮ ᱡᱩᱫᱤ ᱡᱟᱦᱟᱱᱟᱜ ᱠᱟᱹᱢᱤ ᱠᱚ ᱵᱟᱯᱮ ᱧᱟᱢ ᱠᱷᱟᱱ ᱫᱚ ᱱᱚᱣᱟ ᱦᱚᱸ ᱢᱤᱫᱴᱟᱝ ᱠᱤᱱᱛᱩ ᱤᱱᱠᱟᱢ ᱨᱮᱱᱟᱜ ᱦᱚᱨ ᱠᱟᱱᱟ ᱛᱚ ᱢᱩᱪᱟᱹᱫ ᱨᱮᱫᱚ ᱱᱚᱣᱟ ᱜᱤᱧ ᱢᱮᱱᱟ ᱡᱟᱦᱟᱸᱭ ᱠᱚ ᱵᱮᱠᱟᱨ ᱟᱞᱚ ᱵᱚᱱ ᱛᱟᱦᱮᱱ ᱢᱟ ᱡᱟᱦᱟᱱᱟᱜ ᱵᱟᱝ ᱡᱟᱦᱟᱱᱟᱜ ᱵᱚᱱ ᱪᱤᱠᱟᱹᱭ ᱢᱟ ᱛᱚ ᱱᱚᱣᱟ ᱦᱟᱛᱮᱨ ᱠᱟᱡᱽ ᱢᱚᱫᱽᱫᱷᱮ ᱨᱮ ᱢᱤᱫᱴᱮᱱ ᱡᱤᱱᱤᱥ ᱠᱟᱱᱟ ᱡᱮ ᱦᱮᱱᱰᱤᱠᱨᱟᱯᱷᱴ ᱵᱟ ᱱᱚᱣᱟ ᱥᱴᱟᱭᱤᱞ ᱞᱮᱴᱟᱨ ᱚᱞ ᱱᱚᱣᱟ ᱠᱚᱫᱚ ᱧᱮᱞ ᱠᱟᱫᱟ ᱡᱟᱦᱟᱸ ᱨᱮ ᱠᱤᱱᱛᱩ ᱜᱟᱹᱰᱤ ᱜᱟᱹᱰᱤ ᱠᱚᱠᱚ ᱟᱨ ᱴᱤ ᱳ ᱚᱯᱷᱤᱥ ᱠᱚᱨᱮ ᱜᱟᱹᱰᱤ ᱠᱚᱠᱚ ᱞᱟᱭᱤᱱ ᱠᱟᱜᱼᱟ ᱥᱮ ᱚᱸᱰᱮ ᱚᱞ ᱱᱮᱛᱟᱨ ᱢᱟ ᱠᱚᱢᱯᱤᱭᱩᱴᱟᱨᱟᱭᱤᱡᱽ ᱡᱤᱱᱤᱥ ᱦᱩᱭᱩᱜ ᱠᱟᱱᱟ ᱮᱱᱠᱷᱟᱱ ᱴᱨᱟᱠ ᱠᱚᱨᱮ ᱵᱟᱥ ᱠᱚᱨᱮ ᱞᱚᱨᱤ ᱠᱚᱨᱮ ᱥᱮ ᱮᱢᱟᱱ ᱛᱮᱭᱟᱜ ᱠᱟᱨ ᱠᱚᱨᱮ ᱡᱟᱦᱟᱱᱟᱜ ᱚᱱᱟ ᱡᱚᱠᱷᱚᱱ ᱯᱷᱤᱴᱱᱮᱥ ᱠᱚ ᱤᱫᱤᱭᱟ ᱩᱱ ᱥᱚᱢᱚᱭ ᱚᱱᱟ ᱠᱚ ᱰᱤᱡᱟᱭᱤᱱ ᱦᱩᱭᱩᱜᱼᱟ ᱠᱟᱞᱟᱨ ᱦᱩᱭᱩᱜᱼᱟ ᱟᱨ ᱚᱱᱟ ᱱᱟᱢᱵᱟᱨ ᱯᱞᱮᱴ ᱠᱚ ᱟᱹᱰᱤ ᱢᱚᱡᱽ ᱛᱮᱠᱚ ᱚᱞᱟ ᱛᱚ ᱚᱱᱟ ᱠᱷᱟᱹᱛᱤᱨ ᱛᱮ ᱚᱱᱟ ᱡᱟᱭᱜᱟ ᱨᱮᱫᱚ ᱟᱹᱰᱤ ᱜᱟᱱ ᱟᱨᱴᱤᱥᱴ ᱠᱚᱠᱚ ᱠᱟᱹᱢᱤᱭᱟ ᱟᱯᱮ ᱦᱚᱸ ᱱᱚᱝᱠᱟ ᱜᱮᱯᱮ ᱠᱟᱹᱢᱤ ᱫᱟᱲᱮᱭᱟᱜᱼᱟ ᱛᱚ ᱱᱟᱥᱮ ᱱᱟᱥᱮ ᱡᱤᱱᱤᱥ ᱛᱮᱜᱮ ᱡᱩᱫᱤ ᱱᱮᱛᱟᱨ ᱠᱷᱚᱱ ᱯᱮ ᱪᱮᱫ ᱫᱟᱲᱮᱭᱟᱜ ᱠᱷᱟᱱ ᱫᱚ ᱛᱟᱦᱚᱞᱮ ᱱᱚᱣᱟ ᱴᱨᱟᱠ ᱯᱤᱪᱷᱚᱱ ᱨᱮ ᱴᱨᱟᱠ ᱛᱟᱭᱚᱢ ᱠᱚᱨᱮ ᱱᱚᱝᱠᱟᱱᱟᱜ ᱡᱤᱱᱤᱥ ᱫᱚ ᱟᱨᱚ ᱟᱹᱰᱤ ᱟᱢᱫᱟ ᱥᱴᱟᱭᱤᱞ ᱰᱤᱡᱟᱭᱤᱱ ᱚᱞ ᱠᱚ ᱛᱟᱦᱮᱱᱟ ᱚᱱᱟ ᱠᱚᱦᱚᱸ ᱯᱮ ᱚᱞ ᱫᱟᱲᱮᱭᱟᱜᱼᱟ ᱛᱚᱵᱮ ᱤᱧᱟᱹᱜ ᱵᱞᱚᱜ ᱵᱷᱤᱰᱤᱭᱳ ᱨᱮ ᱚᱠᱟ ᱞᱮᱠᱟ ᱯᱮ ᱵᱩᱡᱽ ᱠᱮᱜᱼᱟ ᱚᱱᱟ ᱫᱚ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱡᱩᱫᱤ ᱱᱚᱣᱟ ᱪᱮᱱᱮᱞ ᱨᱮ ᱟᱯᱮ ᱯᱮ ᱱᱟᱣᱟ ᱜᱮ ᱠᱷᱟᱱ ᱛᱟᱦᱚᱞᱮ ᱥᱟᱵᱥᱠᱨᱟᱭᱤᱵᱽ ᱵᱳᱴᱟᱢ ᱫᱚ ᱴᱤᱯᱟᱹᱣ ᱛᱟᱵᱚᱱ ᱯᱮ ᱟᱨ ᱥᱟᱶᱛᱮ ᱵᱮᱞ ᱟᱭᱠᱚᱱ ᱴᱤᱯᱟᱹᱣ ᱛᱟᱵᱚᱱ ᱯᱮ ᱪᱮᱫᱟᱜ ᱵᱟᱝᱢᱟ ᱡᱟᱦᱟᱸ ᱵᱞᱚᱜ ᱵᱷᱤᱰᱤᱭᱳᱧ ᱵᱮᱱᱟᱣᱟ ᱚᱱᱟ ᱨᱮᱱᱟᱜ ᱯᱨᱚᱛᱷᱚᱢ ᱯᱩᱭᱞᱩ ᱵᱷᱤᱰᱤᱭᱳ ᱡᱮᱢᱚᱱ ᱟᱯᱮ ᱴᱷᱮᱱ ᱜᱮ ᱥᱮᱴᱮᱨᱚᱜ ᱢᱟ ᱥᱟᱱᱟᱢ ᱠᱚᱜᱮ ᱱᱟᱯᱟᱭ ᱜᱮ ᱛᱟᱦᱮᱱ ᱛᱟᱵᱚᱱ ᱯᱮ ᱟᱨ ᱦᱟᱯᱮᱱ ᱫᱤᱱ ᱨᱮᱱᱟᱜ ᱵᱷᱤᱰᱤᱭᱳ ᱞᱟᱹᱜᱤᱫ ᱫᱚ ᱟᱯᱮᱭᱟᱜ ᱞᱟᱭᱤᱠ ᱥᱮᱭᱟᱨ ᱥᱟᱵᱥᱠᱨᱟᱭᱤᱵ ᱟᱹᱰᱤ ᱜᱟᱱ ᱜᱮ ᱞᱟᱹᱠᱛᱤᱭᱟᱜ ᱠᱟᱱᱟ ᱪᱮᱫᱟᱜ ᱵᱟᱝᱢᱟ ᱟᱯᱮᱭᱟᱜ ᱱᱤᱭᱟᱹ ᱴᱩᱠᱩ ᱜᱚᱲᱚ ᱛᱮ ᱦᱟᱯᱮᱱ ᱫᱤᱱ ᱨᱮ ᱤᱧᱟᱹᱜ ᱱᱚᱣᱟ ᱪᱮᱱᱮᱞ ᱟᱹᱰᱤ ᱢᱟᱨᱟᱝ ᱤᱫᱤᱭᱟ ᱥᱮ ᱟᱨᱚ ᱵᱮᱥ ᱵᱮᱥᱟᱜ ᱚᱱᱠᱟᱱ ᱵᱷᱤᱰᱤᱭᱳ ᱠᱚ ᱟᱯᱮ ᱥᱟᱢᱟᱝ ᱨᱮᱧ ᱩᱫᱩᱜ ᱫᱟᱲᱮᱭᱟᱜᱼᱟ ᱛᱚ ᱥᱟᱱᱟᱢ ᱠᱚᱜᱮ ᱱᱟᱯᱟᱭ ᱜᱮ ᱛᱟᱦᱮᱱ ᱛᱟᱵᱚᱱ ᱯᱮ ᱤᱧ ᱜᱮ ᱵᱞᱚᱜᱟᱨ ᱚᱡᱮ ᱥᱟᱱᱟᱢ ᱠᱚ ᱴᱷᱮᱱ ᱵᱤᱫᱟᱹᱧ ᱦᱟᱛᱟᱣᱟ ᱱᱮᱠᱥᱴ ᱵᱷᱤᱰᱤᱭᱳ ᱨᱮ ᱟᱨᱦᱚᱸ ᱵᱚᱱ ᱨᱚᱯᱚᱲᱟ ᱟᱨ ᱵᱚᱱ ᱡᱟᱯᱟᱢ ᱢᱟ ᱛᱟᱦᱞᱮ ᱥᱟᱱᱟᱢ ᱠᱚᱜᱮ ᱡᱚᱦᱟᱨ